ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱷᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱠᱩᱫᱩᱢ ᱨᱮ ᱠᱩᱲᱤᱫ ᱠᱩᱲᱤᱫ ᱡᱟᱹᱛ ᱛᱟᱞᱟᱝ ᱢᱟᱛᱚ ᱢᱤᱫ ᱜᱮ ᱜᱚᱲᱦᱚᱱ ᱛᱟᱞᱟᱝ ᱫᱚ ᱡᱩᱫᱟᱹ ᱜᱮ ᱚᱱᱟ ᱛᱮᱜᱮ ᱛᱚ ᱱᱩᱠᱩ ᱢᱟᱹᱱᱢᱤ ᱫᱚ ᱤᱧ ᱠᱷᱟᱱ ᱫᱚᱠᱚ ᱪᱚᱯᱚᱡ ᱛᱤᱧᱟ ᱟᱢ ᱠᱷᱟᱱ ᱫᱚᱠᱚ ᱜᱩᱛᱩᱢᱮ ᱟᱨ ᱢᱤᱫ ᱫᱷᱟᱣ ᱡᱟᱹᱛ ᱛᱟᱞᱟᱝ ᱢᱟᱛᱚ ᱢᱤᱫ ᱜᱮ ᱜᱚᱲᱦᱚᱱ ᱛᱟᱞᱟᱝ ᱫᱚ ᱡᱩᱫᱟᱹ ᱜᱮ ᱚᱱᱟ ᱛᱮᱜᱮ ᱛᱚ ᱱᱩᱠᱩ ᱢᱟᱹᱱᱢᱤ ᱫᱚ ᱤᱧ ᱠᱷᱟᱱ ᱫᱚᱠᱚ ᱪᱚᱯᱚᱡ ᱛᱤᱧᱟ ᱟᱢ ᱠᱷᱟᱱ ᱫᱚᱠᱚ ᱜᱩᱛᱩᱢᱮ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟ ᱛᱮ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮ ᱤᱧ ᱢᱚᱱᱮᱭᱟ ᱢᱟ ᱛᱟᱦᱚᱞᱮ ᱚᱱᱟ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱪᱩᱴᱤ ᱟᱨ ᱛᱷᱟᱢᱟᱠᱩᱨ᱾ ᱵᱷᱤᱛᱤᱨ ᱠᱟᱛᱷᱟ ᱧᱮᱞ ᱛᱟᱵᱚᱱ ᱯᱮ ᱪᱩᱴᱤ ᱟᱨ ᱛᱷᱟᱢᱟᱠᱩᱨ ᱯᱨᱟᱭ ᱢᱤᱫ ᱡᱤᱱᱤᱥ ᱠᱟᱱᱟ ᱪᱮᱫᱟᱜ ᱥᱮ ᱵᱟᱱᱟᱨ ᱜᱮ ᱛᱷᱟᱢᱟᱠᱩᱨ ᱨᱮᱭᱟᱜ ᱧᱮᱞ ᱛᱮ ᱛᱷᱚᱲᱟ ᱵᱷᱤᱱᱟᱹᱣᱟ᱾ ᱚᱱᱟ ᱛᱮ ᱢᱟᱹᱱᱢᱤ ᱫᱚ ᱤᱧ ᱢᱟᱱᱮ ᱪᱩᱴᱤ ᱫᱚ ᱪᱮᱯᱮᱡ ᱪᱮᱯᱮᱡ ᱛᱮ ᱠᱚ ᱧᱩᱭᱟ ᱟᱨ ᱟᱢ ᱢᱟᱱᱮ ᱛᱷᱟᱢᱟᱠᱩᱨ ᱫᱚ ᱜᱩᱛᱩ ᱜᱩᱛᱩ ᱛᱮ ᱵᱮᱱᱟᱣ ᱠᱟᱛᱮ ᱠᱚ ᱡᱚᱢᱟ᱾ ᱢᱟ ᱛᱟᱦᱚᱞᱮ ᱱᱚᱣᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ ᱟᱨ ᱥᱮᱭᱟᱨ ᱫᱚ ᱟᱞᱚ ᱵᱚᱱ ᱦᱤᱲᱤᱧ ᱢᱟ᱾